ᱪᱮᱞᱤᱭᱟ ᱠᱚᱝᱠᱟ ᱛᱮᱦᱮᱧ ᱫᱚ ᱟᱹᱰᱤ ᱫᱮᱨᱤ ᱠᱟᱛᱮᱢ ᱦᱮᱡ ᱮᱱ ᱫᱚ ᱢᱟᱥᱮ ᱭᱟ ᱟᱢ ᱵᱟᱢ ᱦᱤᱡᱩᱜ ᱠᱟᱱᱛᱮ ᱤᱧ ᱱᱚᱣᱟ ᱯᱷᱨᱤ ᱯᱷᱟᱭᱟᱨ ᱠᱷᱮᱞ ᱦᱚᱸ ᱵᱟᱹᱧ ᱮᱛᱚᱦᱚᱵ ᱫᱟᱲᱮᱭᱟᱜ ᱠᱟᱱ ᱛᱟᱦᱮᱸᱫ ᱦᱮᱸᱭᱟ ᱪᱮᱫ ᱠᱷᱟᱹᱛᱤᱨ ᱩᱱᱟᱹᱜ ᱮᱢ ᱫᱮᱨᱤᱭᱮᱱᱟ ᱢᱟᱥᱮ ᱞᱟᱹᱭ ᱛᱟᱞᱟᱝ ᱢᱮ ᱭᱟ ᱮ ᱯᱚ ᱯᱚ ᱯᱚ ᱯᱚ ᱯᱚᱴᱤᱭᱟ ᱫᱟ ᱵᱟᱵᱟ ᱵᱟᱵᱟ ᱵᱟᱲᱟᱭᱟᱢ ᱭᱟ ᱟᱹᱰᱤ ᱫᱩ ᱫᱩ ᱫᱩ ᱫᱩ ᱫᱩᱠ ᱨᱮᱱᱟᱜ ᱠᱟᱛᱷᱟ ᱫᱚᱭᱟ

ᱟᱫᱚ ᱚᱱᱠᱟ ᱫᱮ ᱯᱷᱨᱤ ᱯᱷᱟᱭᱟᱨ ᱠᱷᱮᱞ ᱵᱟᱝ ᱵᱚᱱ ᱧᱟᱢ ᱫᱮᱭᱟ ᱦᱮᱸ ᱭᱟ ᱟᱵᱚᱣᱟᱜ ᱤᱥᱠᱩᱞ ᱠᱷᱩᱞᱟᱹᱜᱼᱟ ᱭᱟ ᱪᱮᱫ ᱮᱢ ᱞᱟᱹᱭ ᱫᱟᱭᱟ ᱠᱚᱝᱠᱟ ᱭᱟ ᱟᱵᱚᱣᱟᱜ ᱤᱥᱠᱩᱞ ᱠᱷᱩᱞᱟᱹᱜᱼᱟ ᱭᱟ ᱤᱧ ᱫᱚ ᱟᱹᱰᱤ ᱚᱵᱷᱟᱜᱤᱧ ᱵᱩᱡᱷᱟᱹᱣ ᱮᱫᱮᱭᱟ ᱭᱟ ᱪᱮᱫ ᱮᱢ ᱞᱟᱹᱭᱟ ᱢᱟᱥᱮ ᱭᱟ ᱤᱱᱟᱹᱜ ᱫᱤᱱ ᱢᱟᱥᱮ ᱫᱟᱬᱟ ᱵᱟᱲᱟ ᱵᱚᱱ ᱯᱟᱹᱨᱠᱟᱹᱣ ᱟᱠᱟᱱᱟ ᱦᱮᱸ ᱟᱨ ᱴᱟᱴᱠᱟ ᱜᱮ ᱱᱤᱛᱚᱜ ᱤᱥᱠᱩᱞ ᱪᱟᱞᱟᱣ ᱤᱧᱟᱹᱜ ᱯᱚᱠᱷᱮ ᱫᱚ ᱵᱟᱝ ᱜᱟᱱᱚᱜᱼᱟ

ᱦᱮᱸ ᱭᱟ ᱱᱚᱣᱟ ᱫᱚ ᱟᱨᱦᱚᱸ ᱪᱮᱫ ᱡᱩᱠᱛᱤᱢ ᱞᱟᱹᱭᱫᱟ ᱭᱟ ᱟᱢᱟᱜ ᱜᱩᱡᱩᱜ ᱫᱷᱟᱱᱫᱟ ᱡᱩᱠᱛᱤᱢ ᱞᱟᱹᱭᱮᱫ ᱫᱚᱭᱟ ᱭᱟ ᱠᱚᱨᱳᱱᱟ ᱵᱷᱟᱭᱨᱟᱥ ᱡᱩᱫᱤ ᱟᱵᱚ ᱫᱤᱥᱚᱢ ᱛᱮ ᱟᱨᱦᱚᱸ ᱦᱤᱡᱩᱜᱼᱟᱭ ᱟᱨᱦᱚᱸ ᱡᱩᱫᱤ ᱞᱚᱠᱰᱟᱣᱩᱱ ᱦᱩᱭᱩᱜᱼᱟ ᱟᱨᱦᱚᱸ ᱭᱟ ᱤᱧ ᱢᱟ ᱜᱟᱯᱟ ᱢᱮᱭᱟᱝ ᱜᱮ ᱢᱤᱫᱴᱟᱝ ᱤᱧᱤᱡ ᱜᱟᱨᱞ ᱯᱷᱨᱮᱱᱰ ᱧᱟᱯᱟᱢ ᱞᱮᱠᱟᱣ ᱫᱤᱧᱟᱭ ᱟᱨ ᱟᱢᱮᱢ ᱞᱟᱹᱭᱫᱟ ᱠᱚᱨᱳᱱᱟ ᱴᱷᱮᱱ ᱵᱚᱱ ᱪᱟᱞᱟᱜᱼᱟ ᱦᱮᱸ ᱡᱩᱫᱤ ᱠᱚᱨᱳᱱᱟ ᱵᱷᱟᱭᱨᱟᱥ ᱴᱷᱮᱱ ᱵᱚᱱ ᱪᱟᱞᱟᱜᱼᱟ ᱟᱨᱦᱚᱸ ᱡᱩᱫᱤ ᱞᱚᱠᱰᱟᱣᱩᱱ ᱦᱩᱭᱩᱜᱼᱟ ᱭᱟ ᱛᱟᱦᱚᱞᱮ ᱛᱷᱚᱲᱮ ᱤᱧ ᱨᱮᱱ ᱜᱟᱨᱞ ᱯᱷᱨᱮᱱᱰ ᱥᱟᱶ ᱧᱟᱯᱟᱢ ᱦᱩᱭᱩᱜ ᱛᱤᱧᱟ ᱵᱟ ᱵᱟ ᱵᱟ ᱵᱟᱝ ᱵᱟᱝ ᱠᱚᱝᱠᱟ ᱤᱧ ᱫᱚ ᱟᱢᱟᱜ ᱠᱟᱛᱷᱟ ᱛᱮᱫᱚ ᱵᱟᱝ ᱤᱧ ᱪᱟᱞᱟᱜᱼᱟ

ᱤᱥᱠᱩᱞ ᱦᱩᱭᱩᱜ ᱟᱨ ᱵᱟᱵᱟ ᱵᱟᱝ ᱦᱩᱭᱩᱜ ᱦᱳᱭ ᱮᱠᱫᱚᱢ ᱴᱷᱤᱠ ᱠᱟᱛᱷᱟ ᱜᱮᱢ ᱞᱟᱹᱭ ᱟᱠᱟᱫ ᱛᱟᱞᱟᱝᱟ ᱭᱟ ᱡᱩᱫᱤ ᱤᱥᱠᱩᱞ ᱡᱩᱫᱤ ᱦᱩᱭᱩᱜ ᱛᱟᱞᱟᱝᱟ ᱭᱟ ᱚᱱᱛᱮ ᱦᱚᱸ ᱛᱚ ᱟᱞᱟᱝᱟᱜ ᱫᱚ ᱞᱟᱵᱷ ᱦᱮᱱᱟᱜ ᱛᱟᱞᱟᱝᱟ ᱭᱟ ᱪᱮ ᱪᱮ ᱪᱮ ᱪᱮ ᱪᱮᱫ ᱞᱮᱠᱟ ᱞᱟᱵᱷ ᱦᱮᱱᱟᱜ ᱛᱟᱞᱟᱝᱟ ᱯᱚ ᱯᱚ ᱯᱚ ᱯᱚᱴᱭᱟ ᱫᱟ ᱢᱟ ᱢᱟ ᱢᱟ ᱢᱟ ᱥᱮ ᱞᱟᱹᱭ ᱜᱚᱫ ᱟᱹᱧ ᱛᱟᱞᱟᱝ ᱢᱮ ᱭᱟ ᱩᱱᱤ ᱟᱵᱚᱣᱟᱜ ᱥᱠᱩᱞ ᱨᱮ ᱦᱟᱞᱮ ᱜᱮ ᱢᱤᱫᱴᱟᱝ ᱱᱟᱣᱟ ᱢᱮᱰᱟᱢ ᱮ ᱵᱚᱞᱚ ᱞᱮᱱ ᱫᱚᱭ ᱭᱟ ᱩᱱᱤ ᱢᱮᱰᱟᱢ ᱥᱟᱶ ᱦᱚᱸ ᱟᱹᱰᱤ ᱫᱤᱱ ᱧᱟᱯᱟᱢ ᱵᱟᱝ ᱦᱩᱭ ᱟᱠᱟᱱ ᱛᱟᱞᱟᱝ ᱫᱚᱭᱟ ᱟᱨ ᱩᱱᱤ ᱡᱩᱫᱤ ᱢᱮᱰᱟᱢ ᱥᱟᱶ ᱧᱟᱯᱟᱢ ᱦᱩᱭᱩᱜ ᱛᱟᱞᱟᱝᱟ ᱛᱟᱦᱚᱞᱮ ᱩᱱᱤᱭᱟᱜ ᱯᱷᱳᱱ ᱱᱟᱢᱵᱟᱨ ᱞᱟᱝ ᱠᱷᱚᱭᱟᱭᱟ ᱟᱨ ᱫᱤᱱᱟᱹᱢ ᱦᱤᱞᱳᱜ ᱵᱷᱤᱰᱤᱭᱳ ᱠᱚᱞ ᱛᱮᱞᱟᱝ ᱨᱚᱯᱚᱲᱟ ᱵᱩᱡᱷᱟᱹᱣ ᱠᱮᱫᱟᱢ ᱦᱳᱭ